ᱵᱷᱚᱜᱽᱱᱟᱰᱤᱦᱤ ᱟᱛᱳ ᱨᱮ ᱥᱤᱫᱩ ᱠᱟᱹᱱᱩᱣᱟᱜ ᱦᱚᱦᱚ ᱛᱮ ᱥᱟᱭ ᱥᱟᱭ ᱦᱚᱲ ᱠᱚ ᱡᱟᱣᱨᱟ ᱞᱮᱱ ᱚᱸᱰᱮ ᱜᱮ ᱠᱤᱨᱤᱭᱟᱹ ᱠᱚ ᱦᱟᱛᱟᱣ ᱞᱮᱫ ᱡᱤᱣᱤ ᱪᱟᱨᱟ ᱢᱟᱭᱟᱢ ᱞᱤᱸᱜᱤ ᱮᱱᱦᱚᱸ ᱢᱚᱱᱮ ᱵᱟᱝ ᱥᱟᱹᱜᱤ ᱡᱟᱹᱛ ᱞᱟᱹᱜᱤᱫ ᱫᱷᱚᱨᱚᱢ ᱞᱟᱹᱜᱤᱫ ᱟᱢᱟᱜ ᱤᱧᱟᱹᱜ ᱥᱟᱶᱛᱟ ᱞᱟᱹᱜᱤᱫ ᱜᱤᱫᱟᱹᱨ ᱯᱤᱫᱟᱹᱨ ᱵᱚᱭᱦᱟ ᱢᱤᱥᱤᱨᱟ ᱢᱟᱭᱟᱢ ᱜᱟᱰᱟ ᱠᱚ ᱡᱷᱟᱨᱱᱟ ᱦᱚᱪᱚᱭᱟ ᱛᱮᱭᱟᱨ ᱞᱮᱫᱟ ᱠᱚ ᱟᱜᱼᱥᱟᱨ ᱠᱟᱹᱯᱤ ᱛᱟᱦᱮᱸ ᱠᱟᱱᱟ ᱠᱚ ᱛᱟᱲᱟᱜ ᱛᱟᱺᱜᱤ ᱨᱚᱰᱚᱡ ᱠᱚᱪᱚᱞᱚᱱ ᱥᱟᱥᱮᱛ ᱵᱤᱨᱩᱫᱽ ᱨᱮ ᱠᱷᱩᱠᱨᱟᱹᱣ ᱞᱮᱱᱟ ᱠᱚ ᱢᱤᱫ ᱥᱟᱶᱛᱮ ᱢᱟᱹᱭ ᱫᱟᱹᱭ ᱛᱟᱠᱚ ᱯᱟᱴᱷᱮ ᱞᱮᱫᱟ ᱠᱚ ᱟᱧᱪᱟᱨ ᱥᱟᱵ ᱞᱮᱫᱟ ᱠᱚ ᱵᱟᱧᱪᱟᱣ ᱨᱮᱱᱟᱜ ᱰᱟᱦᱟᱨ ᱮᱦᱳ ᱪᱮᱫᱟᱜ ᱟᱵᱚ ᱫᱚ ᱛᱷᱤᱨ ᱛᱷᱟᱨ ᱵᱟᱵᱚ ᱞᱟᱦᱟᱜ ᱠᱟᱱᱟ ᱦᱟᱨ ᱯᱷᱟᱨ ᱥᱩᱥᱟᱹᱨᱤᱭᱟᱹ ᱛᱤᱥᱮ ᱢᱚᱨᱚᱢ ᱮᱵᱷᱮᱱ ᱥᱟᱠᱚᱣᱟ ᱚᱱᱚᱞᱤᱭᱟᱹ ᱛᱤᱥᱮ ᱚᱞᱟ ᱥᱟᱶᱛᱟ ᱫᱚᱥᱟ ᱚᱱᱟ ᱫᱤ ᱤᱧ ᱫᱩᱧ ᱛᱟᱺᱜᱤ ᱟᱠᱟᱫ ᱛᱤᱥ ᱡᱩᱞᱩ ᱦᱟᱱᱮ ᱟᱴᱷᱮᱨᱚᱥᱚ ᱯᱚᱧᱪᱟᱱᱱᱚ ᱥᱟᱞ ᱛᱤᱨᱤᱥᱮ ᱡᱩᱱ